ᱥᱚᱦᱚᱨ ᱥᱮᱴᱮᱨ ᱟᱠᱟᱱ ᱟᱵᱚ ᱜᱤᱨᱤᱰᱤ ᱡᱤᱞᱟ ᱨᱮᱱ ᱱᱚᱡᱣᱟᱱ ᱥᱟᱛᱷᱤ ᱨᱮᱱ ᱟᱵᱚᱣᱟᱜ ᱡᱟᱦᱟᱸ ᱫᱚ ᱱᱚᱡᱣᱟᱱ ᱠᱚᱲᱟ ᱠᱚ ᱟᱹᱠᱤᱞ ᱨᱟᱥᱛᱟ ᱩᱫᱩᱜ ᱠᱚ ᱚᱱᱠᱟᱱ ᱢᱟᱱᱚᱛᱟᱱ ᱱᱚᱰᱮ

ᱟᱨ ᱱᱚᱣᱟ ᱢᱚᱧᱪ ᱠᱚ ᱞᱟᱛᱟᱨ ᱨᱮ ᱱᱚᱣᱟ ᱟᱰᱮ ᱯᱟᱥᱮ ᱨᱮᱱ ᱥᱚᱦᱚᱨ ᱥᱮᱴᱮᱨ ᱨᱮᱱ ᱜᱚ ᱵᱟᱵᱟ ᱵᱚᱭᱦᱟ ᱢᱤᱥᱤ ᱠᱚ ᱤᱧ ᱥᱮᱱ ᱠᱷᱚᱱ ᱟᱭᱢᱟ ᱟᱭᱢᱟ ᱦᱩᱞ ᱡᱚᱦᱟᱨ ᱛᱮᱦᱮᱧ ᱡᱮᱢᱚᱱ ᱥᱮᱴᱮᱨ ᱟᱠᱟᱱ ᱡᱟᱢᱟ ᱟᱠᱟᱱ ᱟᱨ ᱡᱮᱢᱚᱱ ᱞᱟᱹᱯᱟᱹᱭ ᱦᱟᱹᱴᱤᱧᱚᱜ ᱠᱟᱱ ᱛᱤᱨᱤᱥᱮ ᱡᱩᱱ ᱡᱮ ᱦᱩᱞ ᱫᱤᱵᱚᱥ ᱯᱚᱨᱮ ᱡᱷᱟᱲᱠᱷᱚᱸᱰ ᱯᱨᱚᱫᱮᱥ ᱨᱮᱵᱚᱱ ᱢᱟᱱᱟᱣᱫᱟ ᱟᱨ ᱱᱚᱝᱠᱟᱱ ᱢᱟᱦᱟᱱ ᱯᱩᱨᱩᱥ ᱡᱟᱦᱟᱸ ᱫᱚ ᱟᱵᱚ ᱥᱟᱱᱛᱟᱲ ᱥᱚᱢᱟᱡᱟᱜ ᱢᱟᱱ ᱥᱚᱢᱢᱟᱱ ᱟᱹᱨᱤᱪᱟᱹᱞᱤ ᱟᱨ ᱦᱟᱥᱟ ᱵᱷᱟᱥᱟ ᱵᱟᱧᱪᱟᱣ ᱫᱚᱦᱚ ᱞᱟᱹᱜᱤᱫ ᱟᱹᱰᱤ ᱢᱟᱨᱟᱝ ᱵᱤᱫᱽᱨᱳᱦ ᱡᱟᱦᱟᱸ ᱫᱚ ᱦᱩᱞ ᱠᱤᱱ ᱥᱩᱨᱩ ᱞᱮᱫ ᱟᱨ ᱱᱩᱠᱤᱱᱟᱜ ᱠᱩᱨᱩᱢᱩᱴᱩ ᱛᱮ ᱟᱵᱚ ᱥᱟᱱᱛᱟᱞ ᱥᱚᱢᱟᱡᱽ ᱥᱟᱶ ᱥᱟᱶᱛᱮ ᱜᱟᱨ ᱥᱟᱱᱛᱟᱞ ᱥᱚᱢᱟᱡᱽ ᱦᱚᱸ ᱟᱹᱰᱤ ᱪᱟᱹᱞᱤ ᱵᱟᱧᱪᱟᱣ ᱞᱟᱹᱜᱤᱫ ᱡᱟᱦᱟᱸ ᱫᱚ ᱤᱝᱨᱮᱡᱽ ᱦᱩᱠᱩᱢᱚᱛ

ᱱᱚᱣᱟ ᱠᱚ ᱨᱩᱣᱟᱹᱲ ᱞᱟᱹᱜᱤᱫ ᱱᱚᱣᱟ ᱠᱚ ᱵᱟᱧᱪᱟᱣ ᱫᱚᱦᱚᱭ ᱞᱟᱹᱜᱤᱫ ᱡᱟᱦᱟᱸ ᱫᱚ ᱱᱩᱠᱤᱱ ᱡᱮ ᱯᱩᱨᱟᱹ ᱥᱟᱱᱛᱟᱲ ᱯᱟᱲᱟ ᱪᱷᱮᱛᱨᱚ ᱨᱮ ᱢᱤᱫᱴᱟᱝ ᱦᱟᱣᱟᱱ ᱠᱮᱫᱟ ᱠᱤᱱ ᱡᱟᱦᱟᱸ ᱫᱚ ᱟᱛᱳ ᱟᱛᱳ ᱥᱟᱨᱡᱚᱢ ᱰᱷᱟᱹᱣᱨᱟᱹ ᱞᱮ ᱠᱟᱛᱮ ᱦᱚᱲ ᱠᱤᱱ ᱠᱩᱞ ᱠᱮᱫ ᱠᱚᱣᱟ ᱢᱟᱺᱡᱷᱤ ᱵᱟᱵᱟ ᱴᱷᱮᱱ ᱡᱮ ᱯᱷᱟᱞᱟᱱᱟ ᱫᱤᱱ ᱦᱤᱞᱳᱜ ᱡᱟᱦᱟᱸ ᱫᱚ ᱛᱤᱨᱤᱥ ᱡᱩᱱ ᱦᱤᱞᱳᱜ ᱵᱷᱚᱜᱽᱱᱟ ᱰᱤ ᱟᱛᱳ ᱨᱮ ᱱᱮᱣᱛᱟ ᱜᱤᱨᱟᱹ ᱠᱤᱱ ᱠᱩᱞ ᱠᱮᱫᱟ ᱡᱟᱢᱟ ᱞᱟᱹᱜᱤᱫ ᱚᱸᱰᱮ ᱜᱮ ᱱᱚᱣᱟ ᱨᱮᱭᱟᱜ ᱵᱤᱫᱨᱳᱦ ᱨᱮᱭᱟᱜ ᱨᱩᱯ ᱨᱮᱠᱷᱟ ᱫᱚᱠᱚ ᱛᱟᱭ ᱠᱮᱫᱟ ᱟᱨ ᱩᱱ ᱦᱤᱞᱳᱜ ᱠᱷᱚᱱ ᱜᱮ ᱯᱩᱨᱟᱹ ᱥᱟᱱᱛᱟᱲ ᱯᱟᱨᱜᱟᱱᱟ ᱨᱮ ᱡᱟᱦᱟᱸ ᱫᱚ ᱱᱤᱛᱚᱜ ᱟᱵᱚ ᱡᱷᱟᱲᱠᱷᱚᱸᱰ ᱯᱨᱚᱫᱮᱥ ᱟᱱᱰᱟᱨ ᱨᱮᱜᱮ ᱢᱮᱱᱟᱜᱼᱟ

ᱥᱚᱫᱚᱨ ᱜᱮ ᱛᱟᱵᱚᱱ ᱫᱚ ᱠᱚᱢ ᱥᱮ ᱠᱚᱢ ᱥᱚᱢᱟᱡᱽ ᱨᱮᱭᱟᱜ ᱨᱮᱸᱜᱮᱡ ᱫᱚ ᱥᱟᱱᱟᱢ ᱵᱚᱱ ᱫᱚᱦᱚᱭ ᱥᱚᱢᱟᱡᱽ ᱨᱮᱭᱟᱜ ᱟᱹᱨᱤᱪᱟᱹᱞᱤ ᱥᱚᱢᱟᱡᱽ ᱨᱮᱭᱟᱜ ᱢᱟᱱ ᱥᱚᱱᱢᱟᱱ ᱵᱟᱧᱪᱟᱣ ᱞᱟᱹᱜᱤᱫ ᱫᱚ ᱦᱟᱨᱮᱠ ᱯᱚᱨᱤᱵᱟᱨ ᱨᱮ ᱥᱚᱪ ᱵᱤᱪᱟᱨ ᱠᱟᱛᱮ ᱪᱟᱞᱟᱜ ᱪᱟᱹᱦᱤ ᱠᱟᱱᱟ ᱡᱟᱦᱟᱸ ᱫᱚ ᱮᱴᱟᱜ ᱥᱚᱢᱟᱡᱽ ᱨᱮᱱ ᱦᱚᱲ ᱟᱵᱚ ᱥᱚᱢᱟᱡᱽ ᱯᱨᱚᱛᱤ ᱵᱟᱝ ᱠᱚ ᱱᱤᱱᱫᱟ ᱵᱚᱱᱟ ᱟᱫᱚ ᱟᱭᱢᱟ ᱠᱟᱛᱷᱟ ᱵᱟᱝ ᱨᱚᱲ ᱠᱟᱛᱮ ᱱᱤᱭᱟᱹ ᱠᱚ ᱠᱟᱛᱷᱟ ᱨᱚᱲ ᱠᱟᱛᱮ ᱜᱮ ᱤᱧᱟᱹᱜ ᱠᱟᱛᱷᱟ ᱫᱚᱧ ᱢᱩᱪᱟᱹᱫ ᱛᱟᱵᱚᱱᱟ ᱟᱨ ᱦᱚᱸ ᱵᱚᱭᱦᱟ ᱠᱚ ᱢᱮᱱᱟᱜ ᱠᱚᱣᱟ ᱩᱱᱠᱩ ᱠᱚ ᱦᱚᱸ ᱠᱩᱥᱤ ᱠᱟᱛᱷᱟ ᱠᱚ ᱫᱚᱦᱚᱭ ᱛᱟᱵᱚᱱᱟ ᱤᱧ ᱥᱮᱫ ᱠᱷᱚᱱ ᱟᱭᱢᱟ ᱟᱭᱢᱟ ᱜᱩᱱᱢᱟᱱ ᱡᱚᱦᱟᱨ